ᱵᱟᱹᱨᱭᱟᱹᱲ ᱥᱟᱱᱛᱟᱲᱤ ᱮᱰᱩᱠᱮᱥᱚᱱ ᱨᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱵᱚ ᱵᱚᱱ ᱯᱟᱲᱦᱟᱣᱟ ᱡᱚᱛᱚᱥ ᱡᱚᱛᱚᱥ ᱟᱹᱲᱟᱹ ᱜᱚᱲᱦᱚᱱ ᱞᱟᱹᱜᱤᱫ ᱛᱮ ᱟᱨ ᱵᱟᱝ ᱚᱱᱟ ᱨᱮᱭᱟᱜ ᱫᱟᱲᱮ ᱦᱟᱨᱟᱭ ᱞᱟᱹᱜᱤᱫ ᱛᱮ ᱮᱴᱟᱜ ᱯᱟᱹᱨᱥᱤ ᱨᱮᱫᱚ ᱨᱩᱫᱚᱱᱛᱚ ᱟᱨ ᱛᱚᱫᱤᱛ ᱛᱚᱫᱷᱤᱛᱛᱚ ᱢᱮᱱᱛᱮ ᱫᱷᱟᱹᱛᱩ ᱥᱟᱶ ᱟᱨ ᱥᱚᱵᱽᱫᱚ ᱥᱟᱶ ᱡᱚᱛᱚ ᱥᱚᱜᱮᱜᱼᱟ ᱚᱱᱟ ᱠᱨᱩᱫᱚᱱᱛᱚ ᱟᱨ ᱛᱚᱫᱷᱤᱛᱛᱚ ᱟᱵᱚ ᱛᱮᱫᱚ ᱟᱹᱲᱟᱹ ᱨᱮᱱᱟᱜ ᱡᱟᱝ ᱛᱮᱫ ᱩᱨᱩᱢ ᱟᱠᱟᱱᱟ ᱟᱹᱲᱟᱹ ᱠᱚ ᱥᱟᱡᱟᱣ ᱞᱟᱹᱜᱤᱫ ᱥᱮᱬᱟᱭ ᱞᱟᱹᱜᱤᱫ ᱟᱨ ᱫᱚᱲᱦᱚᱭ ᱞᱟᱹᱜᱤᱫ ᱚᱱᱟ ᱛᱤᱱᱟᱹᱜ ᱜᱟᱱ ᱟᱲᱟᱝ ᱥᱚᱜᱮ ᱨᱮ ᱨᱮᱭᱟᱜ ᱛᱚᱦᱚᱨ ᱦᱩᱭᱩᱜ ᱠᱟᱱᱟ ᱡᱚᱛᱚᱥ ᱫᱚ ᱟᱵᱚ ᱯᱟᱹᱨᱥᱤ ᱨᱮ ᱡᱚᱛᱚᱥ ᱫᱚ ᱚᱠᱟ ᱨᱮ ᱚᱠᱟᱨᱮ ᱢᱟᱲᱟᱝ ᱨᱮ ᱠᱷᱟᱱ ᱚᱠᱟ ᱨᱮᱫᱚ ᱛᱟᱞᱟᱨᱮ ᱥᱚᱜᱮᱜᱼᱟ ᱟᱨ ᱚᱠᱟ ᱠᱚᱨᱮ ᱫᱚ ᱢᱩᱪᱟᱹᱫ ᱨᱮ ᱛᱚᱸᱜᱮᱜᱼᱟ ᱱᱚᱝᱠᱟ ᱡᱚᱛᱚ ᱠᱚᱫᱚ ᱡᱚᱛᱚ ᱠᱚᱫᱚ ᱱᱚᱝᱠᱟ ᱡᱚᱛᱚ ᱠᱚᱫᱚ ᱠᱟᱱᱣᱟ ᱯᱟᱹᱨᱤᱥ ᱟᱹᱲᱟᱹ ᱠᱚᱨᱮ ᱜᱮ ᱧᱮᱞᱚᱜᱚᱜᱼᱟ ᱟᱹᱲᱟᱹ ᱨᱮᱭᱟᱜ ᱢᱟᱲᱟᱝ ᱛᱮ ᱡᱟᱦᱟᱸ ᱥᱚᱜᱮᱜᱼᱟ ᱚᱱᱟ ᱫᱚ ᱟᱜᱟᱛ ᱡᱚᱛᱚ ᱵᱚᱱ ᱢᱮᱛᱟᱜᱼᱟ ᱱᱚᱣᱟ ᱡᱚᱛᱚ ᱥᱟᱶ ᱱᱚᱰᱮ ᱟᱵᱚ ᱵᱮᱼᱦᱟᱹᱴᱤᱧ ᱟᱠᱟᱫᱼᱟ ᱵᱚᱱ ᱢᱤᱫᱴᱟᱹᱝ ᱦᱩᱭᱩᱜ ᱠᱟᱱᱟ ᱟᱜᱟᱛ ᱡᱚᱛᱚ

ᱚᱱᱠᱟᱛᱮ ᱱᱚᱣᱟ ᱡᱚᱛᱚ ᱥᱮᱫ ᱫᱚ ᱱᱟᱦᱟᱜ ᱵᱮᱵᱷᱟᱨᱚᱜᱼᱟ ᱛᱚ ᱱᱤᱛᱚᱜ ᱟᱵᱚ ᱵᱚᱱ ᱧᱮᱞᱟ ᱟᱹᱲᱟᱹ ᱟᱜᱟᱛ ᱡᱚᱛᱚᱥ ᱨᱮ ᱧᱮᱛᱮᱞ ᱵᱚᱱ ᱧᱮᱞᱟ ᱢᱩᱬ ᱟᱹᱲᱟᱹ ᱨᱮᱭᱟᱜ ᱢᱟᱲᱟᱝ ᱛᱮ ᱡᱚᱛᱚᱥ ᱟᱜᱟᱛ ᱞᱮᱱᱠᱷᱟᱱ ᱢᱮᱱᱮᱛ ᱦᱮᱡ ᱞᱮᱠᱷᱟᱱ ᱚᱱᱟ ᱫᱚ ᱟᱹᱲᱟᱹ ᱟᱜᱟᱛ ᱵᱚᱱ ᱢᱮᱛᱟᱜᱼᱟ᱾ ᱢᱩᱬ ᱟᱹᱲᱟᱹᱛ ᱨᱮᱱᱟᱝ ᱢᱟᱬᱟᱝ ᱨᱮᱡᱽ ᱡᱚᱛᱚᱥ ᱟᱜᱟᱛ ᱞᱮᱱᱠᱷᱟᱱ ᱟᱨ ᱢᱮᱱᱮᱛ ᱦᱮᱡ ᱞᱮᱱᱠᱷᱟᱱ ᱵᱟ ᱢᱮᱱᱮᱛ ᱵᱩᱡᱷᱟᱹᱣ ᱞᱮᱱᱠᱷᱟᱱ, ᱟᱹᱭᱠᱟᱹᱣ ᱞᱮᱱᱠᱷᱟᱱ ᱚᱱᱟ ᱫᱚ ᱟᱵᱚ ᱟᱹᱲᱟᱹ ᱵᱚᱱ ᱟᱜᱟᱛ ᱟᱹᱲᱟᱹᱛ ᱵᱚᱱ ᱟᱹᱲᱟᱹ ᱟᱜᱟᱛ ᱡᱚᱛᱚᱥ ᱢᱮᱱᱛᱮ ᱵᱚᱱ ᱢᱮᱛᱟᱜᱼᱟ᱾ ᱛᱚᱵᱮ ᱚᱱᱟ ᱚᱠᱟ ᱞᱮᱠᱟ ᱞᱟᱜᱟᱫᱚᱜ ᱠᱟᱱᱟ ᱚᱱᱟ ᱫᱚ ᱱᱚᱝᱠᱟ ᱟ ᱠᱷᱚᱱ ᱟ ᱠᱷᱚᱱ ᱦᱩᱭᱩᱜ ᱠᱟᱱᱟ ᱧᱩ ᱟᱹᱧᱩ ᱛᱟᱯᱚᱨᱮ ᱚᱱᱠᱟᱜᱮ ᱥᱮᱱ ᱟᱥᱮᱱ ᱟᱪᱪᱷᱟ ᱟᱢ ᱠᱷᱚᱱ ᱟᱨᱥᱟᱞ ᱢᱟᱨᱥᱟᱞ ᱟᱨᱟᱝ ᱢᱟᱨᱟᱝ ᱤᱥ ᱠᱷᱚᱱ ᱚᱱᱠᱟᱜᱮ ᱢᱟᱜ ᱥᱟᱢᱟᱜ ᱞᱟᱜᱟᱣ ᱥᱟᱞᱜᱟᱣ ᱚᱱᱠᱟᱜᱮ ᱩᱡᱽ ᱠᱷᱚᱱ ᱦᱟᱜ ᱡᱟᱦᱟᱸ ᱟᱹᱨᱤᱛ ᱪᱟᱹᱨᱤᱛ ᱚᱱᱠᱟᱜᱮ ᱮᱯ ᱠᱷᱚᱱ ᱴᱚᱡ ᱯᱚᱴᱚᱡ ᱨᱮ ᱯᱚᱨᱮ ᱚᱱᱠᱟᱜᱮ ᱟᱨᱦᱚᱸ ᱮᱨᱮᱡ ᱨᱮᱯᱮᱡ ᱨᱚᱲ ᱨᱚᱯᱚᱲ ᱦᱮᱞ ᱱᱟᱦᱮᱞ ᱟᱸᱜᱽᱞᱮ ᱱᱟᱸᱜᱽᱞᱮ ᱦᱚᱨ ᱛᱚᱦᱚᱨ ᱵᱮᱫ ᱛᱚᱵᱮᱫ ᱚᱴᱟᱜ ᱦᱚᱴᱟᱜ ᱚᱵᱚᱨ ᱦᱚᱵᱚᱨ ᱱᱚᱝᱠᱟ ᱮᱢᱟᱱ ᱟᱹᱲᱟᱹ ᱟᱠᱟᱨ ᱛᱮ ᱵᱤᱱᱛᱤ ᱫᱚᱲᱚᱢᱚᱜ ᱫᱚᱲᱚᱢ ᱠᱟᱛᱮᱫ ᱦᱩᱭᱩᱜ ᱠᱟᱱᱟ ᱚᱱᱟ ᱵᱚ ᱧᱮᱞ ᱠᱮᱜᱼᱟ ᱤᱱᱟᱹ ᱛᱟᱭᱚᱢ ᱥᱚᱜᱮᱱ ᱡᱚᱛᱚ ᱥᱚᱨᱚ ᱵᱚᱱ ᱧᱮᱞᱟ ᱥᱚᱝ ᱥᱚᱞᱚᱝ ᱟᱵᱚ ᱱᱚᱰᱮ ᱧᱮᱞ ᱛᱟᱱ ᱯᱮ ᱱᱩᱭ ᱫᱚ ᱛᱟᱞᱟᱨᱮ ᱥᱚᱜᱮᱭᱮᱱᱟ ᱚᱱᱟᱛᱮ ᱱᱚᱣᱟ ᱫᱚ ᱦᱟᱸᱜ ᱥᱚᱜᱮᱱ ᱡᱚᱛᱚ ᱥᱚᱨᱚ ᱛᱟᱞᱟᱨᱮ ᱚᱱᱠᱟ ᱥᱚᱜᱮᱜᱼᱟ ᱛᱚ ᱚᱱᱟ ᱛᱟᱞᱟᱨᱮ ᱚᱠᱟᱨᱮ ᱦᱟᱸᱜ ᱨᱟᱦᱟ ᱟᱲᱟᱝ ᱠᱚ ᱱᱟᱥᱮ ᱱᱟᱥᱮ ᱢᱤᱫᱴᱟᱝ ᱵᱟᱨᱭᱟ ᱚᱱᱠᱟ ᱫᱚ ᱥᱚᱜᱮ ᱤᱫᱤᱜᱼᱟ ᱛᱚ ᱚᱱᱟ ᱫᱚ ᱦᱟᱸᱜ ᱛᱤᱱ ᱡᱚᱦᱚᱜ ᱵᱟᱭ ᱯᱩᱥᱴᱟᱹᱣ ᱦᱚᱪᱚ ᱫᱟᱲᱮᱭᱟᱜᱼᱟ ᱩᱱ ᱡᱚᱠᱷᱟᱜ ᱛᱚᱵᱮ ᱜᱮᱡ ᱜᱮᱞᱮᱡ ᱧᱮᱞ ᱧᱮᱯᱮᱞ ᱛᱩᱧ ᱛᱩᱱᱩᱢ ᱛᱩᱱᱩᱢ ᱚᱝ ᱚᱨᱥᱚᱝ ᱧᱮᱞ ᱧᱮᱯᱮᱞ ᱧᱮᱫ ᱧᱮᱯᱮᱫ ᱛᱟᱯᱚᱨᱮ ᱦᱚᱱ ᱦᱚᱯᱚᱱ ᱦᱟᱲᱟᱢ ᱦᱟᱯᱲᱟᱢ ᱥᱮᱫ ᱥᱮᱢᱞᱮᱫ ᱟᱨ ᱤᱭᱟᱹ ᱥᱮᱫ ᱥᱮᱢ

ᱧᱮᱞ ᱧᱮᱢᱟᱱ ᱚᱱᱮ ᱚᱱᱠᱟ ᱮᱢᱟᱱ ᱠᱚ ᱛᱚ ᱱᱚᱝᱠᱟ ᱟᱵᱚ ᱡᱚᱛᱚ ᱥᱮᱫ ᱨᱮᱵᱚ ᱨᱮᱫᱚ ᱱᱟᱜ ᱟᱹᱲᱟᱹ ᱟᱹᱲᱟᱹ ᱠᱚ ᱜᱟᱵᱟᱱᱚᱜ ᱠᱟᱱᱟ ᱪᱮᱫ ᱞᱮᱠᱟ ᱥᱚᱜᱮᱜ ᱠᱟᱱᱟ ᱚᱱᱟ ᱵᱚᱱ ᱧᱮᱞ ᱠᱮᱜᱼᱟ ᱛᱚᱵᱮ ᱱᱚᱣᱟ ᱪᱮᱱᱮᱞ ᱡᱟᱦᱟᱸᱭ ᱠᱚᱯᱮ ᱧᱮᱞᱮᱫ ᱛᱟᱵᱚᱱᱟ ᱩᱱᱠᱩ ᱠᱚ ᱟᱭᱢᱟ ᱥᱟᱨᱦᱟᱣ ᱟᱨ ᱧᱮᱞ ᱛᱟᱵᱚᱱ ᱯᱮ ᱱᱚᱝᱠᱟᱱ ᱵᱷᱤᱰᱤᱭᱳ ᱠᱚ ᱛᱟᱺᱜᱤ ᱨᱮ ᱛᱟᱦᱮᱱ ᱯᱮ ᱵᱮᱱᱟᱣ ᱪᱟᱹᱞᱩ ᱠᱚᱜ ᱜᱮᱭᱟ ᱢᱟ ᱛᱚᱵᱮ ᱡᱚᱦᱟᱨ